ᱵᱟᱹᱨᱭᱟᱹᱲ ᱥᱟᱱᱛᱟᱲ ᱥᱟᱱᱛᱟᱲᱤ ᱤᱭᱩᱴᱩᱵᱽ ᱪᱮᱱᱮᱞ ᱨᱮ ᱥᱟᱱᱟᱢ ᱠᱚ ᱥᱟᱹᱜᱩᱱ ᱫᱟᱨᱟᱢ ᱱᱚᱣᱟ ᱢᱟᱲᱟᱝ ᱨᱮ ᱟᱵᱚ ᱯᱟᱲᱦᱟᱣ ᱞᱮᱫᱼᱟ ᱥᱟᱱᱛᱟᱲᱤ ᱦᱚᱲ ᱥᱮᱨᱮᱧ ᱛᱚ ᱯᱟᱹᱦᱤᱞ ᱥᱮᱫᱟᱭ ᱫᱚ ᱟᱵᱚᱣᱟᱜ ᱚᱞ ᱵᱟᱭ ᱛᱟᱦᱮᱸ ᱠᱟᱱᱟ ᱛᱚ ᱟᱵᱚᱣᱟᱜ ᱥᱟᱶᱦᱮᱫ ᱫᱚ ᱥᱮᱨᱮᱧ ᱟᱨ ᱵᱤᱱᱛᱤ ᱛᱟᱞᱟ ᱛᱮᱜᱮ ᱦᱮᱡ ᱟᱹᱜᱩ ᱟᱠᱟᱱᱟ ᱛᱚ ᱚᱱᱟ ᱥᱟᱱᱛᱟᱲᱤ ᱦᱚᱲ ᱥᱮᱨᱮᱧ ᱨᱮ ᱚᱸᱰᱮ ᱡᱷᱚᱞᱚᱠ ᱧᱮᱞᱚᱜᱼᱟ ᱛᱮᱦᱮᱧ ᱟᱵᱚ ᱯᱟᱲᱦᱟᱣ ᱵᱚ ᱧᱩᱛᱩᱢ ᱪᱷᱟᱹᱴᱭᱟᱹᱨ ᱱᱚᱣᱟ ᱨᱤᱱᱤᱡ ᱚᱱᱚᱞᱤᱭᱟᱹ ᱦᱩᱭᱩᱜ ᱠᱟᱱᱟᱭ ᱜᱚᱝᱜᱟᱫᱷᱚᱨ ᱦᱟᱸᱥᱫᱟ ᱟᱹᱠᱤᱱᱟᱜ ᱡᱟᱱᱟᱢ ᱫᱚ ᱦᱩᱭᱩᱜ ᱠᱟᱱᱟ ᱜᱮ ᱯᱩᱱ ᱵᱟᱨ ᱜᱮ ᱟᱨᱮ ᱥᱟᱭ ᱢᱚᱬ ᱜᱮ ᱤᱨᱟᱹᱞ ᱥᱟᱞᱮ ᱨᱮ ᱟᱹᱛᱩ ᱫᱚ ᱫᱚᱱᱟᱯᱩᱨ ᱟᱭᱳ ᱵᱟᱵᱟ ᱧᱩᱛᱩᱢ ᱦᱩᱭᱩᱜ ᱠᱟᱱᱟ ᱥᱩᱱᱟᱹᱨᱟᱢ ᱦᱟᱸᱥᱫᱟ ᱟᱨ ᱟᱭᱳ ᱫᱚ ᱦᱩᱭᱩᱜ ᱠᱟᱱᱟ ᱡᱚᱞᱚᱥᱩᱨᱤ ᱟᱹᱠᱤᱱ ᱫᱚ ᱮᱢ ᱮ ᱚᱞ ᱠᱮᱫ ᱛᱟᱭᱚᱢ ᱪᱟᱹᱠᱨᱤ ᱡᱤᱭᱚᱱ ᱠᱤᱱ ᱮᱦᱚᱵ ᱞᱮᱫᱟ ᱮᱡᱤ ᱳᱰᱤᱥᱟ ᱵᱷᱩᱵᱽᱱᱮᱥᱚᱨ ᱨᱮ ᱟᱨ ᱤᱱᱟᱹ ᱛᱟᱭᱚᱢ ᱱᱟᱭᱤᱱᱴᱤᱱ ᱮᱭᱤᱴᱤ ᱯᱷᱟᱭᱤᱵᱷ ᱠᱷᱚᱱ ᱫᱚ ᱤᱭᱩᱱᱤᱭᱚᱱ ᱵᱮᱝᱠ ᱚᱯᱷ ᱤᱱᱰᱤᱭᱟ ᱨᱮ ᱚᱯᱷᱤᱥᱚᱨ ᱞᱮᱠᱟᱛᱮ ᱵᱟᱦᱟᱞ ᱢᱮᱱᱟᱜ ᱠᱤᱱᱟᱹ ᱜᱚᱝᱜᱟ ᱜᱚᱝᱜᱟᱫᱷᱚᱨ ᱵᱟᱹᱵᱩ ᱛᱟᱹᱠᱤᱱ ᱫᱚ ᱜᱟᱢ ᱚᱱᱚᱞ ᱱᱟᱜᱟᱢ ᱠᱷᱮᱞᱳᱰ ᱟᱨ ᱠᱟᱹᱦᱱᱤ ᱠᱚᱠᱤᱱ ᱚᱞᱟ ᱱᱤᱛ ᱫᱷᱟᱹᱵᱤᱡ ᱛᱮ ᱯᱩᱱᱭᱟᱹ ᱯᱚᱛᱚᱵ ᱛᱟᱹᱠᱤᱱ ᱪᱷᱟᱯᱟ ᱥᱚᱫᱚᱨ ᱟᱠᱟᱱᱟ ᱚᱱᱟ ᱠᱚᱫᱚ ᱦᱩᱭᱩᱜ ᱠᱟᱱᱟ ᱞᱮᱯᱮᱡ ᱛᱤᱨᱤᱞ ᱚᱱᱚᱞ ᱯᱮᱴᱮᱨ ᱵᱟᱲᱮ ᱠᱟᱹᱦᱱᱤ ᱞᱟᱰᱮᱭᱟ ᱢᱟᱛᱠᱚᱢ ᱚᱱᱚᱞ ᱟᱨ ᱥᱟᱱᱛᱟᱲᱤ ᱱᱟᱜᱟᱢ ᱰᱚᱠᱴᱚᱨ ᱫᱚᱢᱚᱭᱚᱱᱛᱤ ᱵᱮᱥᱨᱟ ᱥᱟᱶ ᱢᱮᱥᱟ ᱠᱟᱛᱮᱫ ᱚᱱᱚᱞ ᱢᱟᱞᱟ ᱨᱮ ᱢᱮᱱᱟᱜ ᱧᱩᱛᱩᱢ ᱪᱷᱟᱹᱴᱭᱟᱹᱨ ᱱᱚᱣᱟ ᱢᱮᱱᱫᱚ ᱱᱚᱣᱟ ᱫᱚ ᱚᱱᱚᱞ ᱢᱟᱞᱟ ᱠᱷᱚᱱ ᱱᱚᱣᱟ ᱧᱩᱛᱩᱢ ᱪᱷᱟᱹᱴᱭᱟᱹᱨ ᱫᱚᱠᱤᱱ ᱦᱟᱞᱟᱝ ᱧᱟᱢ ᱟᱠᱟᱫᱼᱟ ᱥᱟᱛᱟᱢ ᱫᱚ ᱞᱮᱯᱮᱡ ᱛᱤᱨᱤᱞ ᱯᱚᱛᱚᱵ ᱠᱷᱚᱱ ᱟᱹᱜᱩ ᱟᱠᱟᱱᱟ ᱱᱚᱣᱟ ᱧᱩᱛᱩᱢ ᱪᱷᱟᱹᱴᱭᱟᱹᱨ ᱫᱚ ᱞᱮᱯᱮᱡ ᱛᱤᱨᱤᱞ ᱯᱚᱛᱚᱵ ᱠᱷᱚᱱ ᱦᱟᱞᱟᱝ ᱧᱟᱢ ᱟᱠᱟᱱᱟ ᱛᱩᱢᱟᱹᱞ ᱟᱠᱟᱱᱟ ᱱᱚᱣᱟ ᱚᱱᱚᱞ ᱨᱮᱫᱚ ᱥᱟᱱᱛᱟᱲ ᱠᱚᱣᱟᱜ ᱨᱟᱭᱨᱤᱛ ᱢᱤᱫ ᱜᱤᱫᱽᱨᱟᱹ ᱧᱩᱛᱩᱢ ᱞᱟᱹᱜᱤᱫ ᱛᱮ ᱪᱮᱫ ᱞᱮᱠᱟ ᱢᱮᱱᱟᱜᱼᱟ ᱚᱱᱟ ᱠᱟᱛᱷᱟ ᱠᱤᱱ ᱚᱞ ᱥᱚᱫᱚᱨ ᱟᱠᱟᱫᱟ ᱥᱤᱧᱚᱛ ᱨᱮ ᱥᱟᱱᱛᱟᱲ ᱫᱚ ᱦᱤᱱᱫᱩ ᱢᱮᱱᱛᱮ ᱵᱚ ᱞᱮᱠᱷᱟ ᱟᱠᱟᱱᱟ ᱢᱮᱱᱠᱷᱟᱱ ᱟᱵᱚᱣᱟᱜ ᱞᱟᱠᱪᱟᱨ ᱫᱷᱚᱨᱚᱢ ᱨᱚᱲ ᱚᱞ ᱠᱚ ᱧᱮᱞ ᱞᱮᱠᱷᱟᱱ ᱟᱵᱚ ᱫᱚ ᱡᱩᱫᱟᱹ ᱜᱮᱭᱟ ᱵᱚᱸᱜᱟ ᱵᱳᱨᱳ ᱥᱮᱫ ᱛᱮ ᱵᱮᱸᱜᱮᱫ ᱞᱮᱠᱷᱟᱱ ᱨᱮᱦᱚᱸ ᱞᱮ ᱨᱮᱦᱚᱸ ᱟᱵᱚ ᱫᱚ ᱵᱟᱵᱚ ᱢᱤᱫᱩᱜ ᱠᱟᱱ ᱟᱠᱚ ᱥᱟᱶ ᱪᱮᱫᱟᱜ ᱪᱤ ᱟᱠᱚ ᱨᱮᱱ ᱵᱚᱸᱜᱟ ᱵᱳᱨᱳ ᱠᱚᱣᱟᱜ ᱛᱟᱦᱮᱱ ᱴᱷᱟᱶ ᱢᱚᱱᱫᱤᱨ ᱦᱩᱭᱩᱜ ᱠᱟᱱ ᱡᱮᱠᱷᱟ ᱟᱵᱚ ᱨᱮᱱ ᱫᱚ ᱛᱟᱦᱮᱱ ᱠᱟᱱᱟ ᱠᱚ ᱡᱟᱦᱮᱨ ᱨᱮᱱᱟᱜ ᱵᱤᱫ ᱫᱷᱤᱨᱤ ᱟᱨ ᱰᱷᱩᱞᱟᱹ ᱞᱟᱛᱟᱨ ᱨᱮ ᱜᱤᱫᱟᱹᱨ ᱠᱚ ᱧᱩ ᱵᱟᱠᱷᱨᱟ ᱦᱟᱜ ᱪᱷᱟᱹᱴᱭᱟᱹᱨ ᱫᱷᱟᱨᱟ ᱦᱚᱸ ᱟᱵᱚᱣᱟᱜ ᱫᱚ ᱵᱷᱮᱜᱟᱨ ᱜᱮᱭᱟ᱾ ᱧᱩᱛᱩᱢ ᱪᱷᱟᱹᱴᱭᱟᱹᱨ ᱨᱮᱭᱟᱜ ᱦᱚᱨᱟ ᱚᱱᱠᱟ ᱛᱟᱵᱚᱱᱟ ᱪᱤ ᱚᱱᱟ ᱢᱤᱫ ᱛᱮᱭ ᱛᱚᱞ ᱫᱚᱦᱚᱭᱮᱫ ᱵᱚᱱᱟ᱾ ᱫᱤᱥᱚᱢ ᱯᱟᱨᱚᱢ ᱫᱤᱥᱚᱢ ᱡᱟᱦᱟᱸ ᱨᱮᱜᱮ ᱵᱚ ᱰᱤ ᱵᱟᱹᱲᱤ ᱠᱮᱫ ᱠᱮᱫ ᱢᱤᱫ ᱜᱩᱴ ᱨᱤᱱ ᱦᱚᱲ ᱫᱚ ᱧᱩᱛᱩᱢ ᱛᱮᱜᱮ ᱵᱚ ᱢᱮᱱ ᱯᱩᱨᱟᱹᱣ ᱩᱭᱦᱟᱹᱨ ᱯᱩᱨᱟᱹᱣ ᱜᱚᱫᱚᱜᱼᱟ ᱟᱵᱚ ᱫᱚ ᱪᱮᱫᱟᱜ ᱪᱮ ᱪᱮᱫᱟᱜ ᱪᱮ ᱚᱱᱟ ᱧᱩᱛᱩᱢ ᱜᱮ ᱟᱵᱚᱣᱟᱜ ᱫᱚ ᱡᱚᱛᱚᱣᱟᱜ ᱦᱟᱸᱥᱼᱦᱟᱸᱥᱞᱤ ᱯᱟᱹᱲᱭᱟᱹ ᱠᱷᱚᱱ ᱜᱮ ᱧᱩᱛᱩᱢ ᱱᱚᱣᱟ ᱧᱩᱛᱩᱢ ᱠᱚᱫᱚ ᱜᱩᱨᱩᱭ ᱜᱩᱨᱩᱭ ᱟᱹᱪᱩᱨᱚᱜ ᱠᱟᱱ ᱟᱵᱚᱱᱟᱜ ᱯᱤᱲᱦᱤ ᱠᱷᱚᱱ ᱯᱤᱲᱦᱤ ᱮᱛᱚᱦᱚᱵ ᱧᱩᱛᱩᱢ ᱢᱟ ᱯᱤᱞᱪᱩ ᱯᱤᱞᱪᱩ ᱯᱤᱞᱪᱤ ᱞᱤᱴᱟᱹᱭ ᱧᱩᱛᱩᱢ ᱞᱮᱫ ᱠᱤᱱᱟ ᱢᱮᱱᱠᱷᱟᱱ ᱟᱹᱠᱤᱱ ᱨᱤᱛ ᱦᱚᱯᱚᱱ ᱦᱚᱯᱚᱱ ᱮᱨᱟ ᱠᱚᱫᱚ ᱜᱚᱲᱚᱢ ᱦᱟᱲᱟᱢ ᱜᱚᱲᱚᱢ ᱵᱩᱰᱷᱤᱭᱟᱜ ᱜᱮ ᱫᱚᱦᱲᱟ ᱟᱠᱟᱱᱟ ᱯᱤᱞᱪᱩ ᱯᱤᱞᱪᱤ ᱨᱤᱱ ᱟᱭᱳ ᱵᱟᱵᱟ ᱢᱟ ᱦᱟᱸᱥ ᱦᱟᱹᱥᱞᱤ ᱜᱮ ᱚᱱᱟᱛᱮ ᱯᱤᱞᱪᱩ ᱯᱤᱞᱪᱤ ᱮᱛᱚᱦᱚᱵ ᱠᱚᱲᱟ ᱟᱨ ᱮᱛᱚᱦᱚᱵ ᱠᱩᱲᱤ ᱫᱚ ᱚᱱᱟ ᱧᱩᱛᱩᱢ ᱜᱮ ᱜᱮᱠᱤᱱ ᱮᱢᱟᱦᱟᱫ ᱠᱤᱱ ᱛᱟᱦᱮᱸᱫ ᱮᱛᱚᱦᱚᱵ ᱠᱚᱲᱟ ᱦᱟᱸᱥᱫᱟ ᱚᱱᱟ ᱫᱚ ᱦᱟᱸᱥ ᱪᱮᱬᱮ ᱫᱟᱜ ᱦᱟᱸᱥ ᱪᱮᱬᱮ ᱫᱟᱜ ᱨᱤᱱ ᱠᱟᱱ ᱛᱮ ᱦᱟᱸᱥ ᱟᱨ ᱫᱟᱜ ᱢᱮᱥᱟ ᱠᱟᱛᱮ ᱦᱟᱸᱥᱫᱟ ᱮᱱᱟᱭ ᱚᱱᱠᱟ ᱜᱮ ᱦᱟᱸᱥᱞᱤ ᱭᱮ ᱧᱩᱛᱩᱢ ᱮᱱᱟ ᱮᱛᱚᱦᱚᱵ ᱠᱩᱲᱤ ᱟᱨ ᱚᱱᱟ ᱧᱩᱛᱩᱢ ᱜᱮ ᱵᱟᱭᱱᱟ ᱠᱟᱛᱮ ᱦᱤᱸᱥᱤ ᱭᱮᱱᱟ ᱥᱟᱨᱮᱡ ᱵᱤᱫᱟᱹᱞ ᱢᱟ ᱦᱟᱲᱟᱢ ᱜᱚᱲᱚᱢ ᱜᱮ ᱵᱟᱹᱱᱩᱜ ᱠᱚ ᱮᱱᱠᱷᱟᱱ ᱥᱟᱨᱮᱡ ᱠᱚ ᱩᱫᱩᱢ ᱠᱤᱱ ᱵᱷᱮᱡᱟ ᱩᱫᱩᱢ ᱠᱤᱱ ᱵᱷᱮᱡᱟ ᱠᱮᱫ ᱠᱚᱣᱟ ᱟᱨ ᱡᱟᱦᱟᱸᱭ ᱡᱟᱦᱟᱸᱭᱟᱜ ᱮ ᱟᱹᱜᱩ ᱠᱮᱫᱼᱟ ᱚᱱᱟ ᱞᱮᱠᱟᱛᱮ ᱧᱩᱛᱩᱢ ᱠᱚ ᱧᱟᱢ ᱠᱮᱫᱼᱟ ᱢᱤᱫ ᱠᱚᱲᱟ ᱫᱚ ᱢᱩᱨᱢᱩ ᱢᱩᱨᱩᱢ ᱮ ᱥᱮᱸᱫᱽᱨᱟ ᱟᱹᱜᱩ ᱠᱮᱫᱮᱭᱟ ᱩᱱᱤ ᱫᱚᱠᱚ ᱢᱩᱨᱢᱩ ᱠᱮᱫᱮᱭᱟ ᱢᱤᱫ ᱠᱚᱲᱟ ᱫᱚ ᱠᱤ ᱠᱤᱠᱤ ᱠᱤᱠᱤᱨ ᱠᱤᱠᱤᱨ ᱮ ᱟᱹᱜᱩ ᱠᱮᱫᱮᱭᱟ ᱩᱱᱤ ᱫᱚᱠᱚ ᱠᱤᱥᱠᱩ ᱠᱟᱫᱮᱭᱟ ᱢᱤᱫ ᱦᱚᱲ ᱦᱮᱸᱫᱮ ᱢᱮᱨᱚᱢ ᱮ ᱜᱚᱡ ᱟᱹᱜᱩ ᱠᱮᱫᱮᱭᱟ ᱚᱸᱰᱮ ᱠᱷᱚᱱ ᱜᱮ ᱩᱱᱤ ᱫᱚ ᱦᱮᱢᱵᱨᱚᱢ ᱮᱱᱟ ᱢᱤᱫ ᱦᱚᱲ ᱫᱚ ᱢᱟᱹᱨᱰᱤ ᱜᱷᱟᱥ ᱮ ᱛᱟᱲᱟᱣ ᱟᱹᱜᱩ ᱠᱮᱫᱼᱟ ᱩᱱᱤ ᱫᱚ ᱠᱚ ᱢᱟᱹᱨᱰᱤ ᱠᱟᱫᱮᱭᱟ ᱢᱤᱫ ᱦᱚᱲ ᱫᱚ ᱥᱟᱺᱜᱤᱧ ᱥᱮᱫ ᱛᱮ ᱯᱟᱞᱮ ᱟᱹᱰᱤ ᱵᱤᱞᱚᱢ ᱛᱮ ᱥᱚᱨᱮᱱ ᱤᱯᱤᱞ ᱧᱮᱞ ᱧᱟᱢᱚᱜ ᱩᱛᱟᱹᱨ ᱮ ᱦᱮᱡ ᱮᱱ ᱠᱷᱟᱱ ᱩᱱᱤ ᱫᱚᱠᱚ ᱥᱚᱨᱮᱱ ᱠᱟᱫᱮᱭᱟ ᱢᱤᱫ ᱦᱚᱲ ᱜᱩᱰᱩᱭ ᱜᱚᱡ ᱟᱹᱜᱩ ᱠᱮᱫᱮ ᱠᱮᱫᱮᱭᱟ ᱩᱱᱤᱭᱟᱜ ᱧᱩᱛᱩᱢ ᱦᱩᱭ ᱮᱱᱟ ᱴᱩᱰᱩ ᱥᱟᱶᱛᱮ ᱡᱟᱦᱟᱸᱭ ᱡᱟᱦᱟᱸᱭᱤᱡ ᱮ ᱥᱮᱸᱫᱽᱨᱟ ᱟᱱᱟ ᱩᱱᱤ ᱫᱚ ᱚᱱᱟ ᱧᱩᱛᱩᱢ ᱟᱨ ᱵᱟᱝ ᱡᱟᱹᱛ ᱮ ᱧᱟᱢ ᱟᱱ ᱛᱮ ᱚᱸᱰᱮ ᱜᱮ ᱟᱡ ᱞᱟᱹᱜᱤᱫ ᱱᱩᱠᱩ ᱥᱮᱸᱫᱽᱨᱟ ᱪᱮ ᱜᱚᱡ ᱠᱚ ᱫᱚ ᱢᱟᱱᱟᱭ ᱮᱱᱟ ᱮᱭᱟᱭ ᱯᱟᱹᱨᱤᱥ ᱥᱟᱸᱜᱮ ᱠᱟᱛᱮ ᱛᱟᱭᱚᱢ ᱵᱤᱫᱟᱹᱞ ᱜᱮᱞᱵᱟᱨ ᱮᱱᱟ ᱥᱟᱥᱟᱝ ᱵᱮᱲᱟ ᱨᱮ ᱡᱟᱹᱛᱤ ᱠᱚ ᱡᱟᱹᱛ ᱠᱮᱫ ᱥᱟᱶ ᱠᱟᱛᱷᱟ ᱠᱚ ᱴᱷᱟᱹᱣᱠᱟᱹ ᱠᱮᱫᱟ ᱡᱮ ᱯᱤᱞᱪᱩ ᱛᱤᱠᱤᱱ ᱞᱟᱹᱭ ᱞᱮᱫ ᱞᱮᱠᱟ ᱪᱤ ᱪᱷᱟᱹᱴᱭᱟᱹᱨ ᱡᱤᱣᱤ ᱢᱮᱱ ᱞᱮᱠᱟᱛᱮ ᱯᱟᱹᱨᱥᱤ ᱠᱚ ᱢᱟᱱᱟᱜ ᱢᱟ ᱢᱟᱱᱟᱜ ᱢᱟ ᱟᱨ ᱢᱤᱫ ᱯᱟᱹᱨᱥᱤ ᱨᱮᱫᱚ ᱟᱞᱚ ᱠᱚ ᱵᱟᱯᱞᱟᱜ ᱢᱟ ᱢᱮᱱᱛᱮ ᱢᱟᱹᱱᱟᱜ ᱢᱟ ᱱᱟᱥᱮᱱᱟᱜ ᱱᱟᱥᱮᱱᱟᱜ ᱵᱷᱩᱞ ᱧᱚᱜ ᱟᱠᱟᱱᱟ ᱡᱮ ᱥᱟᱥᱟᱝ ᱵᱮᱰᱟ ᱨᱮ ᱡᱟᱹᱛᱤ ᱠᱚ ᱡᱟᱹᱛ ᱠᱮᱫ ᱥᱟᱶ ᱠᱟᱛᱷᱟ ᱠᱚ ᱴᱷᱟᱹᱣᱠᱟᱹ ᱠᱮᱫᱼᱟ ᱡᱮ ᱯᱤᱞᱪᱩ ᱛᱤᱠᱤᱱ ᱞᱟᱹᱭ ᱞᱮᱫ ᱞᱮᱠᱟ ᱡᱮ ᱴᱷᱟᱹᱠᱩᱨ ᱡᱤ ᱢᱮᱱ ᱞᱮᱠᱟᱛᱮ ᱯᱟᱹᱨᱥᱤ ᱠᱚ ᱢᱟᱹᱱᱟᱜ ᱢᱟ ᱟᱨ ᱢᱤᱫ ᱯᱟᱹᱨᱥᱤ ᱯᱟᱹᱨᱤᱥ ᱨᱮᱫᱚ ᱟᱞᱚ ᱠᱚ ᱵᱟᱯᱞᱟᱜ ᱢᱟ ᱢᱮᱱᱛᱮ ᱮᱱᱠᱷᱟᱱ ᱵᱟᱯᱞᱟ ᱦᱚᱸ ᱵᱚ ᱜᱟᱱ ᱚᱪᱚᱭᱮᱫ ᱜᱮᱭᱟ ᱪᱷᱟᱹᱴᱭᱟᱹᱨᱚᱜ ᱪᱷᱟᱹᱴᱭᱟᱹᱨᱟᱜ ᱢᱩᱨᱟᱹᱫ ᱦᱚᱸ ᱵᱟᱝ ᱫᱚᱦᱚ ᱠᱟᱛᱮ ᱟᱞᱚ ᱟᱞᱚᱭᱥᱤᱭᱟᱹ ᱥᱮᱫ ᱫᱚ ᱥᱮᱫᱚᱜ ᱠᱟᱱᱟ ᱵᱚ ᱱᱚᱣᱟ ᱠᱚ ᱠᱷᱟᱹᱛᱤᱨ ᱜᱮ ᱟᱵᱚ ᱫᱚᱵᱚ ᱵᱷᱤᱛᱨᱟᱹ ᱨᱮ ᱥᱩᱯᱩᱨ ᱥᱟᱹᱜᱟᱹᱭ ᱫᱚ ᱯᱷᱟᱨᱟᱠᱚᱜ ᱠᱟᱱᱟ ᱧᱩᱛᱩᱢ ᱪᱷᱟᱹᱴᱭᱟᱹᱨ ᱫᱚ ᱡᱟᱹᱛᱤ ᱨᱮᱭᱟᱜ ᱟᱹᱰᱤ ᱢᱟᱨᱟᱝ ᱪᱤᱱᱦᱟᱹ ᱠᱟᱱᱟ ᱡᱟᱦᱟᱸ ᱞᱮᱠᱟ ᱢᱤᱫᱴᱟᱹᱝ ᱵᱟᱹᱦᱩ ᱠᱩᱲᱤ ᱥᱤᱸᱫᱩᱨ ᱟᱹᱣᱨᱤ ᱥᱤᱸᱫᱩᱨᱚᱜ ᱵᱷᱩᱨ ᱵᱚᱸᱜᱟ ᱵᱩᱨᱩ ᱠᱟᱹᱢᱤ ᱨᱮ ᱵᱟᱭ ᱞᱟᱜᱟᱣ ᱫᱟᱲᱮᱭᱟᱜᱼᱟ ᱚᱱᱠᱟ ᱜᱮ ᱵᱟᱝ ᱪᱷᱟᱹᱴᱭᱟᱹᱨ ᱠᱚᱫᱚ ᱵᱚᱸᱜᱟ ᱵᱟᱠᱷᱨᱟ ᱦᱟᱜ ᱵᱚᱦᱚᱜ ᱡᱤᱞ ᱫᱚ ᱵᱟᱠᱚ ᱜᱟᱱᱚᱜᱼᱟ ᱟᱵᱚ ᱡᱟᱹᱛᱤ ᱨᱮᱭᱟᱜ ᱱᱚᱝᱠᱟᱱᱟᱜ ᱡᱮᱢᱚᱱ ᱵᱟᱯᱞᱟ ᱵᱷᱟᱸᱰᱟᱱ ᱪᱷᱟᱹᱴᱭᱟᱹᱨ ᱫᱚ ᱵᱟᱧᱪᱟᱣ ᱫᱚᱦᱚ ᱞᱮ ᱮᱱᱟᱝ ᱡᱟᱹᱛᱤ ᱫᱚ ᱧᱮᱞ ᱧᱟᱢᱚᱜ ᱛᱟᱵᱚᱱᱟ ᱥᱟᱱᱛᱟᱲᱤ ᱢᱮᱱᱛᱮ ᱦᱚᱲ ᱠᱚ ᱵᱟᱰᱟᱭ ᱵᱚᱱᱟ ᱵᱟᱝᱠᱷᱟᱱ ᱢᱟ ᱦᱤᱱᱫᱩ ᱢᱮᱱᱛᱮ ᱦᱚᱲ ᱠᱚ ᱢᱮᱛᱟ ᱟᱵᱚᱱ ᱠᱟᱱ ᱜᱮᱭᱟ ᱟᱨ ᱚᱱᱟ ᱨᱮᱜᱮ ᱵᱚ ᱟᱫ ᱢᱟᱞᱚᱴᱚᱜᱼᱟ ᱛᱚᱵᱮ ᱧᱩᱛᱩᱢ ᱪᱷᱟᱹᱴᱭᱟᱹᱨ ᱨᱮᱫᱚ ᱚᱸᱰᱮ ᱜᱮ ᱢᱩᱪᱟᱹᱫ ᱟᱠᱟᱱᱟ ᱛᱚᱵᱮ ᱱᱚᱣᱟ ᱠᱚᱫᱚ ᱡᱚᱛᱚ ᱠᱳᱨᱥ ᱨᱮᱱᱟᱜ ᱠᱟᱱᱟ ᱛᱚ ᱚᱱᱟ ᱦᱤᱥᱟᱹᱵ ᱛᱮ ᱠᱩᱥᱤ ᱟᱫᱚ ᱯᱟᱲᱦᱟᱣ ᱞᱮᱠᱷᱟᱱ ᱟᱯᱮ ᱱᱚᱣᱟ ᱜᱮ ᱟᱸᱡᱚᱢ ᱞᱮᱠᱷᱟᱱ ᱟᱹᱰᱤ ᱱᱟᱯᱟᱭᱚᱜ ᱛᱟᱯᱮᱭᱟ ᱪᱮᱫᱟᱜ ᱪᱮ ᱡᱟᱦᱟᱸᱭ ᱯᱟᱹᱴᱷᱩᱣᱟᱹ ᱜᱤᱫᱽᱨᱟᱹ ᱠᱚ ᱜᱨᱮᱡᱩᱭᱮᱥᱚᱱ ᱞᱟᱹᱜᱤᱫ ᱯᱮ ᱚᱞᱚᱜ ᱠᱟᱱᱟ ᱡᱷᱚᱛᱚ ᱠᱚᱞᱮᱡᱽ ᱨᱮ ᱚᱱᱠᱟ ᱜᱟᱞᱚᱪᱤᱭᱟᱹ ᱠᱚ ᱵᱟᱹᱱᱩᱜ ᱠᱚᱣᱟ ᱛᱚ ᱚᱱᱟ ᱦᱤᱥᱟᱹᱵ ᱛᱮ ᱱᱚᱣᱟ ᱧᱮᱞ ᱫᱚ ᱟᱹᱰᱤ ᱡᱟᱹᱨᱩᱲ ᱠᱟᱱᱟ